ᱥᱟᱱᱟᱢ ᱠᱚ ᱱᱤᱛᱚᱜ ᱫᱚ ᱱᱟᱦᱟᱜ ᱢᱟᱱᱮ ᱛᱮᱦᱮᱧ ᱫᱚ ᱟᱨ ᱯᱟᱨ ᱦᱩᱭᱩᱜᱼᱟ ᱯᱷᱮᱥᱞᱟ ᱦᱩᱭᱩᱜᱼᱟ ᱱᱮ ᱵᱟᱠᱷᱟᱱ ᱵᱟᱝᱟ ᱦᱮᱞᱟ ᱟᱨ ᱯᱟᱹᱦᱤᱞᱤ ᱛᱟᱹᱨᱤ ᱫᱚ ᱠᱟᱹᱴᱤᱡ ᱠᱷᱟᱹᱯᱟᱹᱨᱤᱭᱟᱹ ᱧᱚᱜ ᱞᱮᱱᱟ ᱦᱮᱱᱟ ᱠᱷᱟᱹᱯᱟᱹᱨᱤᱭᱟᱹ ᱠᱚ ᱵᱟᱝᱟ ᱠᱟᱹᱴᱤᱡ ᱱᱟᱦᱟᱜ ᱞᱤᱧ ᱟᱡ ᱜᱮ ᱟᱡ ᱜᱮ ᱯᱚ ᱯᱚ ᱨᱮᱴᱚ ᱞᱮᱠᱟ ᱯᱷᱩᱞᱟᱹᱣ ᱠᱟᱱᱟ ᱦᱮᱞᱟ ᱛᱟᱨᱯᱚᱨᱮ ᱪᱮᱫ ᱪᱤᱠᱟᱹᱭᱮᱱᱟ ᱛᱮᱦᱮᱧ ᱪᱮᱫ ᱠᱷᱟᱹᱛᱤᱨ ᱢᱟᱥᱮ ᱛᱮᱦᱮᱧ ᱢᱮᱛᱟᱢ ᱠᱟᱱᱟ ᱥᱟᱹᱨᱤ ᱠᱟᱛᱷᱟ ᱱᱚᱣᱟ ᱫᱚ ᱨᱤᱭᱮᱞ ᱠᱟᱛᱷᱟᱧ ᱞᱟᱹᱭᱟ ᱵᱩᱡᱷᱟᱹᱣ ᱟᱫᱚ ᱤᱧ ᱫᱚ ᱪᱮᱫ ᱤᱧ ᱞᱟᱹᱭᱟ ᱠᱷᱟᱹᱞᱤ ᱵᱞᱚᱜ ᱵᱷᱤᱰᱤᱭᱳᱢ ᱵᱮᱱᱟᱣᱟ ᱥᱮ ᱵᱟᱝᱟ ᱟᱪᱪᱷᱟ ᱞᱟᱹᱭ ᱢᱮ ᱞᱟᱹᱭ ᱢᱮ

ᱦᱮᱸ ᱢᱟᱭᱤᱱᱰ ᱢᱮᱪᱩᱨ ᱢᱮ ᱜᱤᱫᱽᱨᱟᱹ ᱮᱸᱜᱟᱛ ᱮᱱᱟ ᱢᱤᱫᱴᱤᱡ ᱵᱩᱫᱽᱫᱷᱤ ᱵᱟᱹᱱᱩᱜ ᱛᱟᱢᱟ ᱵᱚᱦᱚᱜ ᱨᱮ ᱵᱩᱫᱷᱤ ᱵᱟᱹᱱᱩᱜ ᱛᱤᱧᱟ ᱚᱠᱟ ᱞᱮᱠᱟ ᱟᱢᱟᱜ ᱜᱮ ᱟᱢᱟᱜ ᱪᱮᱫ ᱢᱮᱱᱟᱜ ᱛᱟᱢ ᱫᱚ ᱢᱮᱱᱟᱜ ᱛᱤᱧ ᱨᱮᱦᱚᱸ ᱚᱱᱟ ᱟᱫᱚ ᱪᱤᱠᱟᱹ ᱤᱧᱟᱹᱜ ᱵᱟᱹᱱᱩᱜ ᱛᱤᱧ ᱤᱧᱤᱧ ᱪᱮᱫ ᱟᱢ ᱠᱟᱱᱟ ᱪᱮᱫ ᱢᱮ ᱤᱧ ᱫᱚ ᱩᱰᱤ ᱴᱮᱱᱥᱚᱱ ᱵᱟᱠᱷᱟᱱ ᱤᱧ ᱫᱚ ᱧᱤᱨ ᱵᱟᱹᱜᱤ ᱟᱯᱮᱭᱟ ᱤᱧ ᱧᱮᱞ ᱢᱟ ᱜᱤᱫᱽᱨᱟᱹ ᱠᱷᱟᱹᱛᱤᱨ ᱟᱢ ᱠᱷᱟᱹᱛᱤᱨ ᱟᱭᱳ ᱠᱷᱟᱹᱛᱤᱨ ᱟᱯᱮ ᱡᱚᱛᱚ ᱦᱚᱲ ᱠᱷᱟᱹᱛᱤᱨ ᱤᱧ ᱯᱚᱨᱤᱥᱨᱚᱢᱟ ᱟᱯᱮ ᱫᱚ ᱤᱧᱟᱹᱜ